ᱡᱚᱦᱟᱨ ᱜᱮ ᱥᱟᱱᱟᱢ ᱠᱚ ᱪᱮᱫ ᱞᱮᱠᱟ ᱢᱮᱱᱟᱜ ᱯᱮᱭᱟ ᱟᱥᱟᱭ ᱤᱧ ᱱᱟᱯᱟᱭ ᱵᱟᱲᱟ ᱜᱮᱭᱟ ᱯᱮ ᱟᱨ ᱟᱞᱮ ᱦᱚᱸᱞᱮ ᱱᱟᱯᱟᱭ ᱵᱟᱲᱟ ᱜᱮᱭᱟ ᱟᱨ ᱛᱮᱦᱮᱧ ᱟᱞᱮ ᱞᱮ ᱪᱟᱞᱟᱜ ᱠᱟᱱᱟ ᱦᱚᱯᱚᱱ ᱵᱤᱴᱤ ᱟᱨ ᱟᱹᱞᱤᱧ ᱵᱟᱱᱟ ᱦᱚᱲ ᱛᱟᱞᱟ ᱢᱟᱹᱭ ᱟᱨ ᱠᱟᱹᱠᱤ ᱯᱩᱨᱤ ᱩᱲᱤᱥᱥᱟ ᱫᱟᱬᱟᱱ ᱞᱟᱹᱜᱤᱫ ᱟᱨ ᱛᱮᱦᱮᱧᱟᱜ ᱛᱚᱵᱮ ᱱᱚᱣᱟ ᱴᱨᱟᱵᱷᱮᱞᱤᱝ ᱵᱞᱚᱜ ᱧᱮᱞ ᱛᱟᱵᱚᱱ ᱯᱮ ᱟᱨ ᱪᱮᱫ ᱞᱮᱠᱟ ᱞᱮ ᱨᱟᱹᱥᱠᱟᱹᱭᱮᱫᱼᱟ ᱚᱱᱟ ᱵᱞᱚᱜ ᱠᱚᱦᱚᱸᱧ ᱫᱮᱠᱷᱟᱣ ᱯᱮᱭᱟ ᱱᱚᱣᱟ ᱵᱷᱤᱰᱤᱭᱳ ᱛᱟᱞᱟᱛᱮ ᱟᱨ ᱧᱮᱞ ᱛᱟᱵᱚᱱ ᱯᱮ ᱦᱚᱲ ᱠᱚ ᱚᱠᱟ ᱠᱚ ᱪᱟᱞᱟᱜ ᱠᱟᱱᱟ ᱪᱟᱞᱟᱜ ᱠᱟᱱᱟ ᱠᱚ ᱟᱠᱚ ᱚᱠᱟ ᱠᱚᱥᱮᱫ ᱠᱚ ᱪᱟᱞᱟᱜᱼᱟ ᱫᱟᱬᱟᱱ ᱠᱚ ᱪᱟᱞᱟᱜ ᱠᱟᱱᱟ ᱠᱚ ᱴᱨᱮᱱ ᱜᱟᱹᱰᱤ ᱛᱮ

ᱠᱟᱱᱟ ᱪᱮᱫ ᱡᱚᱢᱮᱭᱟᱢ ᱦᱚᱯᱚᱱ ᱴᱷᱤᱠ ᱪᱮᱫ ᱡᱚᱢᱮᱭᱟᱢ ᱮ ᱟᱱᱴᱮ ᱟᱞᱚᱢ ᱯᱟᱹᱪᱷᱞᱟᱹ ᱱᱤᱛᱚᱜ ᱢᱮᱱᱟᱜ ᱞᱮᱭᱟ ᱴᱟᱴᱟ ᱱᱟᱜᱟᱨ ᱨᱮᱞᱣᱮ ᱥᱴᱮᱥᱚᱱ ᱨᱮ ᱟᱨ ᱟᱞᱮᱭᱟᱜ ᱴᱨᱮᱱ ᱫᱚ ᱦᱩᱭᱩᱜ ᱠᱟᱱᱟ ᱫᱤᱞᱞᱤ ᱯᱩᱨᱤ ᱯᱩᱨᱩᱥᱳᱛᱛᱚᱢ ᱮᱠᱥᱯᱨᱮᱥ ᱛᱚ ᱚᱱᱟ ᱛᱟᱺᱜᱤ ᱨᱮᱜᱮ ᱢᱮᱱᱟᱜ ᱟᱠᱟᱫ ᱞᱮᱭᱟ ᱴᱟᱴᱟ ᱱᱚᱜᱚᱨ ᱨᱮᱞᱣᱮ ᱥᱴᱮᱥᱚᱱ ᱨᱮ ᱱᱚᱰᱮ ᱠᱷᱚᱱ ᱜᱮᱞᱮ ᱫᱮᱡᱚᱜᱼᱟ ᱟᱨ ᱵᱤᱴᱤ ᱛᱟᱹᱠᱤᱱ ᱫᱚ ᱠᱷᱮᱞ ᱵᱟᱲᱟᱭᱮᱫᱼᱟ ᱠᱤᱱ ᱫᱟᱹᱲ ᱵᱟᱲᱟᱭᱮᱫᱼᱟ ᱠᱤᱱ ᱟᱨ ᱱᱚᱛᱮ ᱨᱮ ᱠᱟᱹᱠᱤ ᱛᱟᱞᱟ ᱢᱟᱹᱭ ᱟᱨ ᱢᱟᱨᱟᱝᱴᱤ ᱦᱚᱯᱚᱱᱴᱤ ᱫᱩᱲᱩᱵ ᱟᱠᱟᱱᱟ ᱠᱚ ᱟᱨ ᱱᱤᱛᱳᱜ ᱛᱟᱺᱜᱤ ᱨᱮ ᱢᱮᱱᱟᱜ ᱞᱮᱭᱟ ᱱᱤᱛᱳᱜ ᱴᱨᱮᱱ ᱛᱟᱞᱮ ᱦᱤᱡᱩᱜ ᱞᱟᱹᱜᱤᱫ ᱮᱴᱤ ᱴᱨᱮᱱ ᱨᱮ ᱞᱟᱹᱭ ᱢᱮ ᱪᱮᱫ ᱞᱮᱠᱟᱢ ᱵᱩᱡᱷᱟᱹᱣᱮᱜᱼᱟ ᱟᱨ ᱟᱢ ᱵᱤᱴᱤ ᱪᱮᱫ ᱞᱮᱠᱟᱢ ᱵᱩᱡᱷᱟᱹᱣᱮᱜᱼᱟ ᱟᱹᱰᱤ ᱨᱟᱹᱥᱠᱟᱹ ᱜᱮ ᱟᱠᱟᱜ ᱢᱮ ᱪᱮᱱ ᱠᱟᱱᱟ ᱵᱟᱭ ᱦᱳᱭ ᱵᱟᱯ ᱨᱮ ᱮᱠᱫᱚᱢ ᱪᱮᱫ ᱞᱮᱠᱟ ᱱᱤᱛᱚᱝ ᱴᱨᱮᱱ ᱨᱮᱞᱮ ᱫᱮᱡ ᱟᱠᱟᱱᱟ ᱟᱨ ᱱᱚᱰᱮ ᱠᱷᱮᱞ ᱠᱟᱱᱟ ᱠᱤᱱ ᱦᱚᱯᱚᱱ ᱵᱤᱴᱤ ᱟᱨ ᱟᱡ ᱜᱚᱜᱚ ᱵᱟ ᱪᱮᱫ ᱠᱷᱮᱞ ᱠᱟᱱᱟ ᱵᱤᱱ ᱵᱤᱴᱤ ᱱᱚᱣᱟ ᱛᱮ ᱠᱷᱮᱞ ᱨᱮᱞ ᱜᱟᱹᱰᱤ ᱨᱮ ᱠᱷᱮᱞ ᱠᱟᱱᱟ ᱠᱤᱱ ᱵᱤᱴᱤ ᱛᱤᱠᱤᱱ ᱫᱚ ᱱᱤᱛᱚᱜ ᱪᱟᱞᱟᱜ ᱠᱟᱱᱟᱞᱮ ᱪᱟᱞᱟᱜ ᱠᱟᱱᱟᱞᱮ ᱡᱚᱛᱚ ᱦᱚᱲ ᱡᱟᱹᱯᱤᱫ ᱠᱮᱜᱼᱟ ᱠᱚ ᱟᱹᱞᱤᱧ ᱫᱚ ᱟᱹᱣᱨᱤ ᱞᱤᱧ ᱡᱟᱹᱯᱤᱫᱟ ᱯᱩᱨᱤ ᱟᱨ ᱱᱚᱛᱮ ᱠᱷᱚᱱ ᱦᱚᱯᱚᱱ ᱴᱤ ᱥᱴᱮᱥᱚᱱ ᱠᱚ ᱧᱮᱞᱮᱜᱼᱟ ᱦᱩᱸ

ᱟᱨ ᱱᱤᱛᱚᱝ ᱫᱚ ᱱᱟᱦᱟᱜ ᱞᱮ ᱟᱬᱜᱚᱱ ᱞᱟᱹᱜᱤᱫ ᱥᱮᱴᱮᱨ ᱥᱟᱹᱛ ᱟᱠᱟᱱᱟ ᱱᱚᱜᱼᱚᱭ ᱱᱟᱦᱟᱜ ᱵᱟᱹᱭ ᱵᱟᱹᱭ ᱛᱮ ᱱᱤᱛᱚᱜ ᱫᱚ ᱨᱮᱹᱞ ᱜᱟᱹᱰᱤ ᱛᱤᱸᱜᱩᱭ ᱞᱟᱹᱜᱤᱫ ᱮ ᱯᱩᱨᱤ ᱥᱴᱮᱥᱚᱱ ᱥᱮᱴᱮᱨᱮᱱᱟ ᱟᱨ ᱱᱤᱛᱚᱜ ᱟᱬᱜᱚ ᱠᱟᱛᱮᱱ ᱵᱮᱜᱽ ᱠᱚ ᱟᱯᱟᱱ ᱟᱹᱯᱤᱱ ᱥᱟᱵ ᱠᱟᱛᱮᱱ ᱟᱨ ᱥᱴᱮᱥᱚᱱ ᱵᱟᱦᱨᱮ ᱛᱮ ᱚᱰᱚᱠᱚᱜ ᱠᱟᱱᱟᱞᱮ ᱱᱟᱦᱟᱜ ᱟᱨ ᱚᱸᱰᱮ ᱠᱷᱚᱱ

ᱚᱱᱛᱮ ᱫᱚᱨᱭᱟ ᱫᱷᱟᱨᱮ ᱫᱟᱬᱟᱱ ᱞᱟᱹᱜᱤᱫ ᱛᱮ ᱟᱨ ᱪᱟᱸᱫᱚ ᱨᱟᱠᱟᱵ ᱠᱚᱞᱮ ᱧᱮᱞᱮᱭᱟ ᱪᱚᱞᱚ ᱛᱚᱵᱮ ᱠᱷᱟᱱ ᱟᱞᱮ ᱥᱟᱶᱛᱮ ᱟᱯᱮ ᱦᱚᱸ ᱧᱮᱞ ᱠᱚᱯᱮ ᱦᱮᱸᱥᱮ ᱵᱤᱴᱤ ᱦᱳᱭ ᱟᱨ ᱪᱮᱫ ᱞᱮᱠᱟ ᱵᱩᱡᱷᱟᱹᱣᱮᱜᱼᱟ ᱵᱤᱴᱤ ᱟᱹᱰᱤ ᱨᱟᱹᱥᱠᱟᱹ ᱜᱮ ᱦᱮᱸ ᱟᱹᱰᱤ ᱱᱟᱯᱟᱭ ᱴᱷᱤᱠ ᱜᱮᱭᱟ ᱪᱚᱞᱚ ᱛᱚᱵᱮ ᱦᱳᱭ ᱩᱴ ᱨᱮᱞᱮ ᱫᱮᱡᱚᱜᱼᱟ ᱦᱚᱯᱚᱱ ᱵᱤᱴᱤ ᱞᱟᱹᱭᱮᱜᱼᱟ ᱪᱮᱫ ᱞᱮᱠᱟ ᱫᱮᱡᱚᱜᱼᱟᱭ ᱦᱚᱯᱚᱱ ᱵᱤᱴᱤ ᱱᱟᱜ ᱫᱮᱠᱷᱟᱣ ᱟᱯᱮᱭᱟᱹᱧ ᱦᱳᱭ ᱦᱳᱭ ᱴᱷᱤᱠ ᱜᱮᱭᱟ ᱦᱮᱸ ᱱᱤᱛᱚᱜ ᱫᱟᱜ ᱴᱷᱮᱡ ᱞᱮ ᱪᱟᱞᱟᱜ ᱠᱟᱱᱟ

ᱱᱤᱛᱚᱜ ᱯᱩᱨᱤ ᱵᱤᱪ ᱨᱮ ᱢᱮᱱᱟᱜ ᱞᱮᱭᱟ ᱟᱨ ᱟᱹᱰᱤ ᱨᱟᱹᱥᱠᱟᱹᱭᱮᱫᱼᱟ ᱞᱮ ᱟᱨ ᱦᱚᱯᱚᱱ ᱵᱤᱴᱤ ᱦᱚᱸ ᱟᱹᱰᱤ ᱨᱟᱹᱥᱠᱟᱹᱭᱮᱫᱼᱟᱭ ᱟᱨ ᱟᱹᱰᱤ ᱪᱮᱦᱨᱟ ᱵᱩᱡᱷᱟᱹᱜ ᱠᱟᱱᱟ ᱱᱤᱛᱚᱜ ᱥᱮᱛᱟᱜ ᱥᱮᱛᱟᱜᱟᱜ ᱚᱠᱛᱚ ᱨᱮ ᱟᱨ ᱟᱹᱰᱤ ᱥᱟᱸᱜᱮ ᱦᱚᱲ ᱠᱚᱦᱚᱸ ᱢᱮᱱᱟᱜ ᱠᱚᱣᱟ ᱢᱮᱱᱠᱷᱟᱱ ᱟᱞᱮ ᱫᱚ ᱩᱱᱟᱹᱜ ᱵᱷᱤᱲ ᱨᱮᱫᱚ ᱵᱟᱝᱟ ᱠᱟᱹᱴᱤᱡ ᱯᱷᱟᱸᱠᱟ ᱫᱷᱟᱨᱟ ᱨᱮ ᱡᱟᱦᱟᱸ ᱥᱮᱫ ᱨᱮ ᱠᱟᱹᱡ ᱯᱷᱟᱸᱠᱟ ᱫᱷᱟᱨᱟ ᱜᱮᱭᱟ ᱪᱮᱫᱟᱜ ᱥᱮ ᱜᱤᱫᱽᱨᱟᱹ ᱠᱚᱦᱚᱸ ᱢᱮᱱᱟᱜ ᱠᱚᱣᱟ ᱟᱨ ᱤᱱᱟᱹ ᱫᱚ ᱩᱱᱟᱹᱜ ᱵᱷᱤᱲ ᱵᱷᱟᱲ ᱨᱮᱫᱚ ᱵᱟᱝᱟ ᱠᱟᱹᱡ ᱥᱟᱦᱟ ᱧᱚᱜ ᱨᱮ ᱱᱚᱛᱮ ᱨᱮ ᱵᱤᱴᱤ ᱛᱤᱠᱤᱱ ᱦᱚᱸ ᱫᱚᱢᱮ ᱠᱤᱱ ᱠᱷᱮᱞ ᱮᱜᱼᱟ ᱟᱨ ᱟᱹᱰᱤ ᱪᱮᱦᱨᱟ ᱵᱩᱡᱷᱟᱹᱜ ᱠᱟᱱᱟ ᱥᱮᱛᱟᱜ ᱥᱮᱛᱟᱜᱟᱜ ᱚᱠᱛᱚ ᱨᱮ ᱫᱟᱨᱮ ᱨᱮᱭᱟᱜ ᱪᱤᱱᱤ ᱞᱟᱹᱰᱩ ᱨᱚᱥᱜᱩᱞᱞᱟᱹ ᱡᱚᱢᱮᱜᱼᱟ ᱠᱚ ᱟᱨ ᱥᱤᱸᱜᱟᱹᱲᱟ ᱟᱨ ᱵᱤᱴᱤ ᱱᱚᱛᱮ ᱨᱮ ᱡᱚᱢᱮᱜᱼᱟ ᱟᱹᱰᱤ ᱪᱮᱫ ᱞᱮᱠᱟ ᱵᱩᱡᱷᱟᱹᱜ ᱠᱟᱱᱟ ᱭᱟᱢᱢᱤ ᱥᱤᱵᱤᱞ ᱠᱟᱱᱟ ᱛᱟᱞᱟ

ᱟᱨ ᱱᱤᱛᱚᱝ ᱫᱚ ᱦᱳᱴᱮᱞ ᱥᱮᱫ ᱞᱮ ᱨᱩᱣᱟᱹᱲ ᱠᱟᱱᱟ ᱫᱟᱜ ᱠᱚᱨᱮ ᱠᱷᱮᱞ ᱵᱟᱲᱟ ᱵᱷᱟᱜᱟᱣ ᱠᱟᱛᱮᱱ ᱟᱨ ᱱᱤᱛᱚᱝ ᱫᱚ ᱡᱤᱨᱟᱹᱣ ᱵᱟᱲᱟᱜ ᱟᱞᱮ ᱟᱨ ᱫᱷᱤᱱᱟᱹᱝ ᱟᱹᱭᱩᱵ ᱵᱮᱲᱟ ᱟᱨᱦᱚᱸ ᱱᱟᱦᱟᱜ ᱞᱮ ᱚᱰᱚᱠ ᱟᱨ ᱟᱞᱮᱭᱟᱜ ᱦᱳᱴᱮᱞ ᱨᱮᱭᱟᱜ ᱵᱟᱞᱠᱚᱱᱤ ᱠᱷᱚᱱᱟᱜ ᱱᱚᱝᱠᱟ ᱥᱟᱢᱩᱫᱨ ᱵᱤᱪ ᱧᱮᱞᱚᱜ ᱠᱟᱱᱟ ᱱᱚᱰᱮ ᱠᱷᱚᱱ ᱜᱮ ᱟᱹᱰᱤ ᱪᱮᱦᱨᱟ ᱱᱟᱡᱟᱨᱟ ᱧᱮᱞᱚᱜ ᱠᱟᱱᱟ ᱱᱚᱣᱟ ᱠᱚᱨᱮᱱᱟᱜ ᱪᱟᱣᱞᱮ ᱟᱴᱟ ᱟᱹᱰᱤ ᱰᱷᱮᱨ ᱯᱮ ᱧᱟᱢᱟ ᱢᱟᱹᱭᱱᱟᱹ ᱯᱩᱨᱟᱹ ᱩᱛᱟᱹᱨᱚᱜᱼᱟ ᱟᱹᱰᱤ ᱥᱩᱨ ᱜᱮᱭᱟ ᱱᱚᱰᱮ ᱠᱷᱚᱱ ᱦᱳᱴᱮᱞ ᱠᱷᱚᱱ ᱟᱬᱜᱚ ᱠᱟᱛᱮ ᱚᱱᱮ ᱛᱮᱨᱟ ᱛᱟᱞᱟᱛᱮ ᱨᱳᱰ ᱪᱟᱞᱟᱣᱮᱱᱟ ᱟᱨ ᱚᱱᱟ ᱦᱟᱱᱟ ᱫᱷᱟᱨᱮ ᱨᱮᱜᱮ ᱵᱤᱪ ᱟᱨ ᱱᱤᱛ ᱟᱹᱭᱩᱵ ᱵᱮᱲᱟ ᱫᱚᱦᱲᱟ ᱫᱟᱬᱟᱱ ᱞᱮ ᱚᱰᱚᱠ ᱟᱠᱟᱱᱟ ᱱᱤᱛᱚᱜ ᱴᱳᱴᱳ ᱛᱮ ᱪᱟᱞᱟᱜ ᱠᱟᱱᱟᱞᱮ ᱫᱟᱬᱟᱱ ᱫᱚᱨᱭᱟ ᱫᱷᱟᱨᱮ ᱫᱷᱟᱨᱮ ᱛᱮ ᱟᱨ ᱱᱚᱛᱮ ᱨᱮ ᱦᱚᱯᱚᱱ ᱵᱤᱴᱤ ᱱᱩᱭ ᱛᱟᱨᱟ ᱡᱚᱜᱚᱱᱱᱟᱛᱷ ᱢᱚᱱᱫᱤᱨ ᱧᱮᱞ ᱞᱮ ᱦᱮᱡ ᱟᱠᱟᱱᱟ ᱟᱨ ᱪᱮᱫ ᱞᱮᱠᱟ ᱞᱟᱹᱭ ᱟᱠᱚ ᱫᱷᱤᱨᱤ ᱛᱮ ᱫᱚᱞᱟᱱ ᱢᱚᱱᱫᱤᱨ ᱠᱚ ᱵᱮᱱᱟᱣ ᱟᱠᱟᱫᱼᱟ ᱚᱱᱟᱜᱮ ᱧᱮᱧᱮᱞ ᱞᱟᱹᱜᱤᱫ ᱞᱮ ᱦᱮᱡ ᱟᱠᱟᱱᱟ ᱟᱨ ᱱᱤᱛᱚᱜ ᱱᱟᱦᱟᱜ ᱴᱤᱠᱤᱴ ᱵᱟᱲᱟ ᱠᱟᱛᱮᱫ ᱞᱮ ᱵᱚᱞᱚᱱᱟ ᱟᱨ ᱱᱚᱣᱟ ᱵᱮᱜᱽ ᱠᱚ ᱵᱟᱠᱚ ᱠᱷᱟᱹᱲ ᱦᱚᱪᱚᱣᱟᱜᱼᱟ ᱢᱳᱵᱟᱭᱤᱞ ᱠᱚ ᱟᱫᱚ ᱚᱱᱟ ᱠᱚᱞᱮ ᱡᱚᱢᱟᱭᱟ ᱟᱨ ᱞᱮ ᱵᱚᱞᱚᱱᱟ ᱱᱚᱜᱼᱚᱭ ᱛᱟᱨᱟ ᱯᱩᱨᱤ ᱥᱤ ᱵᱤᱪ ᱨᱮᱭᱟᱜ ᱢᱟᱨᱠᱮᱴ ᱩᱱᱟᱹᱜ ᱪᱮᱦᱨᱟ ᱥᱟᱡᱟᱣ ᱟᱠᱟᱱᱟ ᱟᱨ ᱱᱤᱛᱚᱝ ᱟᱞᱮ ᱞᱮ ᱪᱟᱞᱟᱜ ᱠᱟᱱᱟ ᱱᱚᱣᱟ ᱢᱟᱨᱠᱮᱴ ᱨᱮᱜᱮ ᱫᱟᱬᱟᱱ ᱞᱟᱹᱜᱤᱫ ᱛᱮ

ᱟᱨ ᱱᱚᱰᱮ ᱥᱤ ᱵᱤᱪ ᱨᱮᱭᱟᱜ ᱢᱟᱨᱠᱮᱴ ᱨᱮ ᱢᱟᱞᱟ ᱯᱟᱜᱽᱨᱟ ᱠᱚ ᱟᱹᱰᱤ ᱥᱟᱥᱛᱟ ᱥᱟᱥᱛᱟ ᱛᱮ ᱧᱟᱢᱚᱜ ᱠᱟᱱ ᱛᱟᱦᱮᱸᱜᱼᱟ ᱵᱤᱥ ᱛᱤᱨᱤᱥ ᱴᱟᱠᱟ ᱠᱟᱛᱮᱱ ᱜᱮ ᱢᱟᱞᱟ ᱯᱟᱜᱽᱨᱟ ᱠᱚ ᱢᱤᱫ ᱥᱟᱭ ᱠᱟᱛᱮᱱ ᱱᱚᱣᱟ ᱥᱟᱝᱠᱷᱟ ᱠᱚ ᱟᱨᱦᱚᱸ ᱟᱹᱰᱤ ᱞᱮᱠᱟᱱᱟᱜ ᱦᱚᱨᱚᱜ ᱟᱱᱟᱜ ᱠᱩᱲᱤ ᱦᱚᱯᱚᱱᱟᱜ ᱥᱟᱢᱟᱱ ᱠᱚ ᱡᱟᱹᱥᱛᱤ ᱠᱟᱨᱛᱮ ᱧᱟᱢᱚᱜ ᱠᱟᱱᱟ ᱟᱨ ᱥᱟᱸᱠ ᱠᱚ ᱚᱨᱚᱝ ᱞᱟᱹᱜᱤᱫ ᱥᱟᱝᱠᱷᱟ ᱠᱚ ᱢᱚᱛᱤ ᱨᱮᱭᱟᱜ ᱯᱟᱜᱽᱨᱟ ᱠᱚ ᱢᱟᱞᱟ ᱠᱚ ᱥᱤᱸᱫᱩᱨ ᱫᱚᱦᱚᱣᱟᱜ ᱠᱚ ᱱᱟᱱᱟ ᱨᱚᱠᱚᱢ ᱥᱟᱡᱽ ᱠᱚ ᱛᱟᱦᱮᱸ ᱞᱮᱱᱟ ᱡᱟᱹᱥᱛᱤ ᱠᱟᱛᱮ ᱟᱭᱳ ᱦᱚᱲ ᱠᱚᱣᱟᱜ ᱜᱮ ᱟᱨ ᱱᱚᱣᱟ ᱥᱤ ᱵᱤᱪ ᱨᱮ ᱟᱹᱰᱤ ᱱᱟᱯᱟᱭ ᱱᱟᱯᱟᱭ ᱥᱟᱢᱟᱱ ᱠᱚ ᱛᱟᱦᱮᱸ ᱞᱮᱱᱟ ᱟᱨ ᱱᱚᱣᱟ ᱫᱚ ᱟᱹᱭᱩᱵ ᱵᱮᱲᱟ ᱜᱮ ᱞᱟᱜᱟᱜᱼᱟ ᱱᱚᱣᱟ ᱢᱟᱨᱠᱮᱴ ᱫᱚ ᱞᱩᱜᱽᱲᱤ ᱞᱟᱯᱚ ᱵᱮᱜᱽ ᱮᱢᱟᱱ ᱛᱮᱭᱟᱜ ᱟᱹᱰᱤ ᱜᱟᱱ ᱜᱮ ᱥᱟᱢᱟᱱ ᱠᱚ ᱛᱟᱦᱮᱸ ᱠᱟᱱᱟ ᱟᱨ ᱟᱞᱮ ᱦᱚᱸ ᱱᱚᱣᱟ ᱠᱚᱨᱮ ᱧᱮᱞ ᱵᱟᱲᱟ ᱠᱮᱜᱼᱟ ᱞᱮ ᱟᱨ ᱢᱤᱫ ᱵᱟᱨ ᱥᱟᱢᱟᱱ ᱠᱚᱦᱚᱸ ᱞᱮ ᱦᱟᱛᱟᱣ ᱠᱮᱜᱼᱟ ᱡᱟᱦᱟᱸ ᱠᱚᱞᱮ ᱠᱩᱥᱤ ᱵᱟᱲᱟ ᱟᱫᱼᱟ ᱥᱟᱥᱛᱟ ᱥᱩᱵᱤᱫᱷᱟ ᱛᱮ ᱡᱟᱦᱟᱸ ᱠᱚ ᱧᱟᱢᱚᱜ ᱠᱟᱱᱟ ᱚᱱᱟ ᱠᱚ ᱟᱨ ᱟᱹᱰᱤ ᱢᱟᱨᱟᱝ ᱜᱮᱭᱟ ᱢᱮᱱᱠᱷᱟᱱ ᱵᱟᱹᱞᱩ ᱨᱮ ᱛᱟᱲᱟᱢ ᱛᱟᱲᱟᱢ ᱛᱮ ᱟᱨ ᱥᱮᱛᱟᱜ ᱠᱷᱚᱱ ᱟᱹᱰᱤ ᱡᱟᱹᱥᱛᱤ ᱛᱟᱲᱟᱢ ᱟᱠᱟᱫᱼᱟ ᱞᱮ ᱟᱨᱚ ᱧᱤᱫᱟᱹ ᱦᱚᱸ ᱥᱟᱯᱷᱟᱨ ᱠᱟᱛᱮᱫ ᱞᱮ ᱦᱮᱡ ᱟᱠᱟᱱᱟ ᱚᱱᱟᱛᱮ ᱟᱫᱚ ᱫᱚᱨᱭᱟ ᱫᱷᱟᱨᱮ ᱥᱮᱫ ᱨᱮᱜᱮ ᱫᱩᱲᱩᱵ ᱮᱱᱟᱞᱮ ᱟᱨ ᱱᱟᱥᱮ ᱱᱟᱥᱮ ᱜᱮ ᱫᱟᱬᱟ ᱵᱟᱲᱟ ᱠᱟᱛᱮ ᱞᱮ ᱧᱮᱞᱮ ᱯᱮ ᱨᱟᱜᱮᱭᱟᱭ ᱡᱩᱞᱟᱹᱭ ᱠᱟᱱᱟᱭ ᱠᱩᱠᱩ ᱟᱭᱳ ᱟᱨ ᱟᱡ ᱠᱩᱠᱩ ᱵᱟᱛᱮ ᱚᱱᱠᱟ ᱜᱮ ᱡᱷᱩᱞᱟᱹᱢ ᱠᱩᱥᱤ ᱵᱩᱡᱷᱟᱹᱣᱟ ᱵᱤᱴᱤ ᱡᱷᱤᱞᱟᱹᱝ ᱯᱟ ᱡᱷᱤᱞᱟᱹᱝ ᱯᱟ ᱡᱷᱤᱞᱟᱹᱝ ᱴᱚᱦᱟ